ᱥᱟᱱᱟᱢ ᱠᱚ ᱡᱚᱦᱟᱨ ᱟᱯᱮ ᱡᱚᱛᱚ ᱠᱚ ᱱᱚᱣᱟ ᱪᱮᱱᱮᱞ ᱴᱮᱠᱱᱤᱠᱟᱞ ᱫᱩᱞᱟᱨᱟᱢ ᱛᱮᱧ ᱥᱟᱹᱜᱩᱱ ᱫᱟᱨᱟᱢᱮᱫ ᱯᱮᱭᱟ ᱛᱚ ᱜᱟᱛᱮ ᱧᱮᱞ ᱯᱮ ᱱᱚᱣᱟ ᱦᱩᱭᱩᱜ ᱠᱟᱱᱟ ᱢᱤᱫᱴᱤᱡ ᱟᱹᱰᱤ ᱢᱟᱨᱟᱝ ᱤᱢᱯᱚᱨᱴᱮᱱᱴ ᱵᱷᱤᱰᱤᱭᱳ ᱟᱯᱮ ᱵᱟᱠᱷᱨᱟ ᱛᱮ ᱥᱮ ᱧᱮᱞ ᱯᱮ ᱢᱟᱱᱮ ᱟᱵᱚ ᱩᱰᱤᱥᱟ ᱨᱮ ᱦᱮᱞᱟ ᱩᱰᱤᱥᱟ ᱥᱠᱩᱞ ᱨᱮ ᱟᱵᱚ ᱚᱰᱚᱠ ᱟᱠᱟᱱᱟ ᱧᱮᱞ ᱯᱮ ᱥᱟᱛ ᱦᱟᱡᱟᱨ ᱯᱟᱸᱪᱥᱚ ᱪᱟᱲᱤᱥᱴᱤ ᱴᱤᱪᱚᱨ ᱴᱤᱪᱚᱨ ᱵᱷᱮᱠᱮᱱᱥᱤ ᱦᱮᱡ ᱟᱠᱟᱱᱟ ᱛᱚ ᱟᱯᱮ ᱱᱚᱣᱟᱧ ᱵᱟᱰᱟᱭ ᱦᱚᱪᱚ ᱯᱮᱭᱟ ᱞᱟᱹᱭ ᱟᱯᱮᱭᱟᱹᱧ ᱪᱮᱫ ᱞᱮᱠᱟ ᱱᱚᱣᱟ ᱜᱟᱱᱚᱜᱼᱟ ᱛᱚ ᱪᱮᱫ ᱯᱮ ᱪᱤᱠᱟᱹ ᱞᱮᱠᱷᱟᱱ ᱯᱮ ᱮᱯᱞᱟᱭ ᱫᱟᱲᱮᱭᱟᱜᱼᱟ ᱦᱮᱸ ᱛᱤᱥᱚᱜ ᱠᱷᱚᱱ ᱮᱯᱞᱟᱭ ᱰᱮᱴ ᱪᱟᱹᱞᱩᱜᱼᱟ ᱪᱮᱫ ᱪᱮᱫ ᱫᱚᱨᱠᱟᱨᱚᱜᱼᱟ ᱰᱚᱠᱳᱢᱮᱱᱴᱥ ᱮᱰᱩᱠᱮᱥᱚᱱᱟᱞ ᱠᱚᱣᱟᱞᱤᱯᱷᱤᱠᱮᱥᱚᱱ ᱪᱮᱫ ᱛᱟᱦᱮᱱᱟ ᱟᱯᱮ ᱱᱚᱣᱟ ᱡᱚᱛᱚ ᱰᱤᱴᱮᱞᱥ ᱤᱧ ᱞᱟᱹᱭ ᱟᱯᱮᱭᱟ ᱛᱚ ᱟᱯᱮ ᱵᱷᱤᱰᱤᱭᱳ ᱛᱟᱵᱚᱱ ᱠᱚᱱᱴᱤᱱᱤᱭᱩ ᱧᱮᱞ ᱯᱮ ᱟᱞᱚ ᱯᱮ ᱥᱠᱤᱯᱟ ᱦᱮᱸ ᱵᱟᱠᱷᱟᱱ ᱟᱫᱷᱟ ᱨᱮᱯᱮ ᱵᱟᱹᱜᱤ ᱦᱚᱴᱚᱣᱟᱜᱼᱟ ᱟᱨᱯᱮ ᱵᱟᱹᱜᱤᱭᱟᱜᱼᱟ ᱵᱟᱠᱷᱟᱱ ᱫᱚ ᱵᱟᱯᱮ ᱴᱷᱤᱠᱟᱹᱭᱟ ᱛᱚ ᱚᱱᱟ ᱟᱵᱚ ᱟᱞᱳᱪᱚᱱᱟ ᱢᱟᱲᱟᱝ ᱨᱮ ᱟᱨ ᱢᱤᱫᱴᱮᱱ ᱠᱟᱛᱷᱟᱧ ᱞᱟᱹᱭᱟ ᱰᱮᱥᱠᱨᱤᱯᱥᱚᱱ ᱨᱮᱭᱟᱜ ᱞᱤᱝᱠ ᱨᱮ ᱟᱵᱚ ᱱᱟᱦᱟᱜ ᱧᱮᱞ ᱯᱮ ᱴᱮᱞᱤᱜᱨᱟᱢ ᱨᱮᱭᱟᱜ ᱞᱤᱝᱠ ᱤᱧ ᱮᱢ ᱠᱟᱜᱼᱟ ᱱᱟᱦᱟᱜ ᱛᱚ ᱟᱯᱮ ᱚᱱᱟᱨᱮ ᱡᱚᱭᱮᱱ ᱠᱟᱛᱮ ᱱᱚᱣᱟ ᱨᱮᱭᱟᱜ ᱱᱳᱴᱤᱯᱷᱤᱠᱮᱥᱚᱱ ᱯᱮ ᱧᱟᱢ ᱫᱟᱲᱮᱭᱟᱜᱼᱟ ᱦᱮᱞᱟ ᱛᱚ ᱧᱮᱞ ᱯᱮ ᱜᱟᱛᱮ ᱠᱚ ᱚᱱᱞᱟᱭᱤᱱ ᱯᱚᱧᱡᱤᱠᱚᱨᱚᱱ ᱛᱤᱥ ᱠᱷᱚᱱ ᱪᱟᱹᱞᱩᱜᱼᱟ ᱧᱮᱞ ᱯᱮ ᱮᱜᱟᱨᱚ ᱵᱟᱨᱚ ᱚᱨᱛᱷᱟᱛ ᱮᱜᱟᱨᱚ ᱰᱤᱥᱮᱢᱵᱚᱨ ᱫᱩ ᱦᱟᱡᱟᱨ ᱵᱟᱭᱤᱥ ᱦᱮᱞᱟ ᱰᱤᱥᱮᱢᱵᱚᱨ ᱠᱷᱚᱱ ᱪᱟᱹᱞᱩᱜᱼᱟ ᱮᱜᱟᱨᱚ ᱛᱟᱹᱨᱤᱠᱷ ᱠᱷᱚᱱ ᱪᱟᱹᱞᱩᱜᱼᱟ ᱛᱤᱥᱚᱜ ᱢᱩᱪᱟᱹᱫᱚᱜᱼᱟ ᱱᱚ ᱵᱟᱨᱚ ᱫᱩ ᱦᱟᱡᱟᱨ ᱛᱮᱭᱤᱥ ᱨᱮ ᱢᱩᱪᱟᱹᱫᱚᱜᱼᱟ ᱥᱚᱨᱤ ᱱᱚ ᱮᱠ ᱫᱩ ᱦᱟᱡᱟᱨ ᱛᱮᱭᱤᱥ ᱨᱮ ᱢᱩᱪᱟᱹᱫᱚᱜᱼᱟ ᱦᱮᱞᱟ

ᱮᱠᱩᱥ ᱵᱚᱨᱥᱚ ᱦᱩᱭ ᱠᱚᱜ ᱢᱟ ᱟᱨ ᱚᱴᱛᱨᱤᱥ ᱵᱚᱨᱥᱚ ᱠᱷᱚᱱ ᱞᱟᱛᱟᱨ ᱜᱮ ᱛᱟᱦᱮᱸ ᱠᱚᱜ ᱢᱟ ᱚᱱᱛᱮ ᱫᱚ ᱵᱟᱝᱟ ᱠᱤᱱᱛᱩ ᱮᱡᱽ ᱨᱤᱞᱟᱠᱥᱮᱥᱚᱱ ᱢᱮᱱᱟᱜᱼᱟ ᱮᱥ ᱥᱤ ᱮᱥ ᱴᱤ ᱠᱚᱣᱟᱜ ᱵᱟᱠᱷᱨᱟ ᱫᱚ ᱮᱠᱥ ᱥᱟᱨᱵᱷᱤᱥ ᱢᱮᱱ ᱵᱟᱠᱷᱨᱟ ᱥᱯᱳᱨᱴᱥ ᱢᱮᱱ ᱠᱚ ᱵᱟᱠᱷᱨᱟ ᱫᱚ ᱢᱮᱱᱟᱜᱼᱟ ᱮᱡᱽ ᱨᱤᱞᱟᱠᱥᱮᱥᱚᱱ ᱦᱮᱸ ᱵᱟᱝ ᱤᱱᱟᱹ ᱯᱚᱨᱮ ᱯᱮ ᱧᱮᱞ ᱫᱟᱲᱮᱭᱟᱜᱼᱟ ᱧᱮᱞ ᱯᱮ ᱱᱚᱰᱮ ᱴᱤ ᱡᱤ ᱴᱤ ᱟᱨᱴᱥ ᱨᱮ ᱛᱤᱱᱟᱹᱜ ᱴᱤ ᱵᱷᱮᱠᱮᱱᱥᱤ ᱢᱮᱱᱟᱜᱼᱟ ᱧᱮᱞ ᱯᱮ ᱥᱚᱢᱩᱫᱟᱭ ᱱᱤᱱᱟᱹᱜ ᱢᱮᱱᱟᱜᱼᱟ

ᱡᱚᱛᱚ ᱜᱮ ᱱᱚᱣᱟ ᱱᱚᱣᱟ ᱫᱚ ᱦᱩᱭᱩᱜ ᱠᱟᱱᱟ ᱡᱚᱛᱚ ᱛᱮ ᱱᱤᱱᱟᱹᱜ ᱠᱩᱲᱤ ᱵᱟᱠᱷᱨᱟ ᱱᱤᱱᱟᱹᱜ ᱦᱮᱞᱟ ᱱᱚᱣᱟ ᱫᱚ ᱢᱟᱱᱮ ᱨᱤᱡᱟᱨᱵᱷᱮᱥᱚᱱ ᱥᱤᱴ ᱠᱟᱱᱟ ᱦᱮᱞᱟ ᱧᱮᱞ ᱯᱮ ᱛᱟᱵᱚ ᱡᱚᱛᱚ ᱨᱮᱜᱮ ᱦᱤᱱᱫᱤ ᱨᱮ ᱥᱟᱝᱥᱠᱨᱤᱴ ᱨᱮ ᱛᱮᱞᱮᱜᱩ ᱨᱮ ᱛᱟᱨᱯᱚᱨᱮ ᱧᱮᱞ ᱯᱮ ᱱᱚᱣᱟ ᱯᱤ ᱰᱚᱵᱞᱤᱭᱩ ᱵᱷᱤᱱᱚᱠᱷᱮᱢᱟ ᱵᱟᱠᱷᱨᱟ ᱛᱟᱵᱚ ᱢᱮᱱᱟᱜᱼᱟ ᱯᱷᱤᱡᱤᱠᱮᱞ ᱦᱮᱱᱰᱤᱠᱮᱯ ᱵᱟᱠᱷᱨᱟ ᱢᱮᱱᱟᱜᱼᱟ ᱦᱮᱞᱟ ᱴᱤ ᱡᱤ ᱴᱤ ᱟᱨᱴᱥ ᱨᱮ ᱱᱤᱱᱟᱹᱜ ᱢᱮᱱᱟᱜᱼᱟ ᱡᱚᱛᱚ ᱛᱮ ᱯᱷᱤᱡᱤᱠᱮᱞ ᱦᱮᱱᱰᱤᱠᱮᱯ ᱵᱟᱠᱷᱨᱟ ᱩᱢᱮᱱ ᱚᱱᱟ ᱵᱷᱤᱛᱨᱤ ᱠᱷᱚᱱ ᱟᱨᱦᱚᱸ ᱩᱢᱮᱱ ᱯᱷᱤᱡᱤᱠᱮᱞ ᱦᱮᱱᱰᱤᱠᱮᱯ ᱵᱟᱠᱷᱨᱟ ᱥᱚᱛᱮᱥᱴᱤ ᱢᱮᱱᱟᱜᱼᱟ ᱡᱚᱛᱚ ᱜᱮ ᱚᱱᱠᱟ ᱢᱮᱱᱟᱜᱼᱟ ᱦᱮᱞᱟ ᱧᱮᱞ ᱯᱮ

ᱟᱨ ᱯᱮ ᱵᱤ ᱤᱰᱤ ᱠᱟᱜᱼᱟ ᱦᱮᱞᱟ ᱛᱟᱦᱚᱞᱮ ᱟᱯᱮ ᱱᱚᱣᱟ ᱟᱯᱮ ᱡᱚ ᱴᱤ ᱡᱤ ᱴᱤ ᱵᱟᱠᱷᱨᱟ ᱯᱮ ᱟᱯᱞᱟᱭ ᱫᱟᱲᱮᱭᱟᱜᱼᱟ ᱦᱮᱞᱟ ᱡᱚᱛᱚ ᱨᱮᱜᱮ ᱚᱱᱠᱟ ᱜᱮ ᱢᱮᱱᱟᱜᱼᱟ ᱧᱮᱞ ᱯᱮ ᱟᱯᱮ ᱜᱨᱮᱡᱩᱭᱮᱥᱚᱱ ᱯᱮ ᱠᱚᱨᱟᱣ ᱠᱟᱜᱼᱟ ᱟᱨ ᱯᱷᱳᱨᱴᱤ ᱯᱷᱟᱭᱤᱵᱷ ᱯᱟᱨᱥᱮᱱᱴ ᱢᱟᱨᱠᱥ ᱛᱟᱦᱮᱸ ᱠᱚᱜᱼᱟ ᱟᱨ ᱵᱤ ᱤᱰᱤ ᱠᱟᱜᱼᱟ ᱯᱮ ᱦᱮᱞᱟ ᱠᱤᱱᱛᱩ ᱟᱨ ᱢᱤᱫᱴᱤᱡ ᱢᱮᱱᱟᱜᱼᱟ ᱧᱮᱞ ᱯᱮ

ᱡᱩᱫᱤ ᱟᱯᱮ ᱩᱰᱤᱥᱟ ᱵᱟᱦᱨᱮ ᱨᱮ ᱩᱰᱤᱥᱟ ᱵᱟᱦᱨᱮ ᱨᱮ ᱡᱩᱫᱤ ᱟᱯᱮ ᱯᱮ ᱪᱮᱫ ᱵᱤ ᱮᱰ ᱠᱚᱯᱮ ᱠᱚᱨᱟᱣ ᱟᱠᱟᱫᱼᱟ ᱛᱟᱦᱚᱞᱮ ᱱᱚᱜᱼᱚᱭ ᱱᱚᱣᱟ ᱩᱰᱤᱥ ᱢᱟᱱᱮ ᱱᱮᱜ ᱱᱤᱭᱟᱹ ᱯᱷᱳᱞᱳ ᱯᱟᱲᱟᱜᱼᱟ ᱱᱮᱜ ᱱᱤᱭᱟᱹ ᱨᱩᱞ ᱛᱤᱱᱴᱤ ᱨᱩᱞ ᱩᱰᱤᱥᱟ ᱨᱟᱡᱽᱡᱚ ᱨᱮ ᱠᱳᱱᱳᱥᱤ ᱥᱤᱠᱨᱤᱛ ᱯᱨᱟᱯᱛᱚ ᱵᱤᱥᱥᱚ ᱵᱤᱫᱽᱫᱟᱞᱚᱭᱚᱨ ᱢᱟᱱᱱᱚᱛᱟᱨ ᱯᱨᱚᱢᱟᱬᱚ ᱦᱮᱱᱟᱜ ᱚᱱᱟ ᱡᱟᱦᱟᱸ ᱨᱮᱯᱮ ᱠᱚᱨᱟᱣ ᱟᱠᱟᱫᱼᱟ ᱱᱟᱦᱟᱜ ᱚᱱᱟ ᱮᱠᱚ ᱥᱤᱠᱨᱤᱛᱤ ᱯᱨᱟᱯᱛᱚ ᱵᱤᱥᱥᱚ ᱵᱤᱫᱽᱫᱟᱞᱚᱭ ᱥᱟᱛᱮ ᱥᱮᱢᱟᱱᱚᱝᱠᱚᱨ ᱚᱱᱩᱥᱴᱷᱟᱱ ᱚᱱᱩᱥᱚᱱᱫᱷᱟᱱ ᱦᱮᱱᱟᱜ ᱟᱯᱮ ᱱᱚᱣᱟ ᱯᱟᱲᱦᱟᱣ ᱯᱮ ᱱᱚᱣᱟ ᱨᱮᱭᱟᱜ ᱡᱮ ᱱᱟᱦᱟᱜ ᱟᱯᱮ ᱯᱤ ᱰᱤ ᱮᱯᱷ ᱤᱧ ᱚᱱᱟ ᱰᱮᱥᱠᱨᱤᱯᱥᱚᱱ ᱨᱮ ᱞᱤᱝᱠ ᱨᱮᱧ ᱮᱢ ᱟᱠᱟᱫᱼᱟ ᱡᱮ ᱴᱮᱞᱤᱜᱨᱟᱢ ᱪᱮᱱᱮᱞ ᱨᱮ ᱚᱱᱟ ᱠᱷᱚᱱ ᱛᱟᱯᱮ ᱟᱯᱮ ᱰᱟᱣᱩᱱᱞᱳᱰ ᱯᱮ ᱦᱮᱞᱟ ᱟᱨ ᱢᱤᱫᱴᱮᱱ ᱧᱮᱞ ᱯᱮ ᱱᱚᱣᱟ ᱡᱮ ᱴᱤᱪᱟᱨ ᱡᱩᱫᱤ ᱟᱯᱮ ᱯᱮ ᱧᱟᱢᱮᱜᱼᱟ ᱱᱟᱦᱟᱜ ᱦᱮᱞᱟ ᱚᱱᱟ ᱵᱟᱠᱷᱨᱟ ᱫᱚ ᱪᱮᱫ ᱳ ᱮᱥ ᱮᱥ ᱴᱤ ᱤ ᱴᱤ ᱟᱯᱮ ᱱᱤᱦᱟᱹᱛᱤ ᱠᱳᱣᱟᱞᱤᱯᱷᱟᱭ ᱫᱚᱨᱠᱟᱨ ᱦᱮᱞᱟ ᱳ ᱮᱥ ᱮᱥ ᱴᱤ ᱤ ᱴᱤ ᱟᱯᱮ ᱠᱳᱣᱟᱞᱤᱯᱷᱟᱭ ᱠᱟᱜ ᱮᱱᱟᱝ ᱱᱚᱣᱟ ᱴᱤᱪᱟᱨ ᱯᱮ ᱧᱟᱢ ᱫᱟᱲᱮᱭᱟᱜᱼᱟ ᱦᱮᱞᱟ ᱛᱟᱯᱚᱨᱮ ᱟᱨ ᱢᱤᱫᱴᱤᱡ ᱦᱩᱭᱱᱟ ᱧᱮᱞ ᱯᱮ ᱳ ᱮᱥ ᱮᱥ ᱴᱤ ᱤ ᱴᱤ ᱡᱟᱦᱟᱸ ᱫᱩ ᱦᱟᱡᱟᱨ ᱵᱟᱭᱤᱥ ᱨᱮ ᱠᱚᱱᱰᱟᱠᱴᱚᱜ ᱠᱟᱱᱟ ᱱᱟᱦᱟᱜ ᱡᱩᱫᱤ ᱟᱯᱮ ᱵᱤ ᱤ ᱰᱤ ᱯᱮ ᱠᱚᱢᱯᱞᱤᱴ ᱟᱠᱟᱫᱼᱟ ᱟᱨ ᱳ ᱮᱥ ᱮᱥ ᱴᱤ ᱤ ᱴᱤ ᱵᱟᱯᱮ ᱠᱚᱢᱯᱞᱤᱴ ᱟᱠᱟᱫ ᱛᱟᱦᱮᱸᱫ ᱠᱤᱱᱛᱩ ᱱᱚᱣᱟ ᱫᱩ ᱦᱟᱡᱟᱨ ᱵᱟᱭᱤᱥ ᱨᱮ ᱡᱩᱫᱤ ᱯᱮ ᱠᱚᱢᱯᱞᱤᱴ ᱠᱮᱫᱼᱟ ᱱᱚᱣᱟ ᱳ ᱮᱥ ᱮᱥ ᱴᱤ ᱤ ᱴᱤ ᱡᱩᱫᱤ ᱯᱮ ᱠᱳᱣᱟᱞᱤᱯᱷᱟᱭ ᱠᱮᱫᱼᱟ ᱛᱟᱦᱚᱞᱮ ᱚᱱᱟ ᱵᱟᱠᱷᱨᱟ ᱟᱯᱮ ᱡᱳᱜᱽᱭᱚᱛᱟ ᱯᱮ ᱦᱟᱥᱤᱞ ᱫᱟᱲᱮᱭᱟᱜᱼᱟ ᱪᱟᱹᱠᱨᱤ ᱯᱮ ᱧᱟᱢ ᱜᱮᱭᱟ ᱫᱮᱱ ᱧᱮᱞ ᱯᱮ ᱡᱟᱦᱟᱸ ᱟᱵᱚ ᱱᱟᱦᱟᱜ ᱪᱮᱫ ᱠᱚ ᱢᱮᱱᱟ ᱯᱚᱨᱤᱠᱠᱷᱟ ᱪᱮᱫ ᱞᱮᱠᱟ ᱦᱩᱭᱩᱜᱼᱟ ᱦᱮᱸ

ᱚᱱᱟ ᱫᱚ ᱡᱚᱛᱚ ᱦᱚᱲ ᱵᱟᱠᱷᱨᱟ ᱱᱚᱣᱟ ᱫᱚ ᱡᱚᱛᱚ ᱦᱚᱲ ᱵᱟᱠᱷᱨᱟ ᱠᱚᱢᱚᱱ ᱛᱟᱦᱮᱱᱟ ᱢᱟᱱᱮ ᱟᱨᱴᱥ ᱨᱮᱱ ᱦᱚᱸ ᱟᱨ ᱥᱟᱭᱮᱱᱥ ᱨᱮᱱ ᱵᱟᱠᱷᱨᱟ ᱦᱚᱸ ᱠᱚᱢᱚᱱ ᱱᱤᱱᱟᱹᱜ ᱱᱚᱣᱟ ᱠᱷᱚᱱ ᱦᱤᱡᱩᱜᱼᱟ ᱢᱮᱛᱷᱥ ᱠᱷᱚᱱ ᱨᱤᱡᱳᱱᱤᱝ ᱠᱷᱚᱱ ᱤᱝᱞᱤᱥ ᱠᱷᱚᱱ ᱚᱱᱟ ᱦᱤᱡᱩᱜᱼᱟ ᱦᱮᱸ ᱵᱟᱝ ᱠᱤᱱᱛᱩ ᱡᱮᱛᱮ ᱵᱟᱲᱮ ᱯᱷᱮᱡᱽ ᱴᱩ ᱦᱩᱭᱩᱜᱼᱟ ᱦᱟᱸᱜ ᱫᱤᱛᱤᱭᱚ ᱯᱚᱨᱡᱟᱭ ᱡᱟᱦᱟᱸ ᱦᱩᱭᱩᱜ ᱠᱟᱱᱟ ᱢᱮᱱ ᱚᱱᱟ ᱨᱮᱫᱚ ᱢᱟᱱᱮ ᱧᱮᱞ ᱯᱮ ᱯᱮᱯᱟᱨ ᱢᱤᱫᱴᱤᱡ ᱛᱟᱦᱮᱱᱟ ᱥᱚᱭ ᱯᱚᱪᱟᱥ ᱢᱟᱨᱠ ᱨᱮᱭᱟᱜ ᱦᱩᱭᱩᱜᱼᱟ ᱦᱮᱸ ᱵᱟᱝ ᱛᱟᱦᱚᱞᱮ ᱱᱚᱣᱟ ᱫᱚ ᱪᱮᱫ ᱞᱮᱠᱟ ᱦᱤᱡᱩᱜᱼᱟ ᱟᱯᱮ ᱫᱚ ᱱᱚᱣᱟ ᱫᱚ ᱦᱩᱭᱩᱜᱼᱟ ᱡᱩᱫᱤ ᱟᱨᱴᱥ ᱨᱤᱱᱤᱡ ᱠᱟᱱᱟᱢ ᱟᱢ ᱛᱟᱦᱚᱞᱮ ᱟᱨᱴᱥ ᱞᱮᱠᱟ ᱦᱤᱡᱩᱜᱼᱟ ᱡᱩᱫᱤ ᱥᱟᱭᱮᱱᱥ ᱨᱤᱱᱤᱡ ᱠᱟᱱᱟᱢ ᱛᱟᱦᱚᱞᱮ ᱥᱟᱭᱮᱱᱥ ᱞᱮᱠᱟ ᱦᱤᱡᱩᱜᱼᱟ ᱠᱚᱥᱪᱮᱱ ᱦᱮᱸ ᱵᱟᱝ ᱟᱨ ᱛᱨᱤᱛᱤᱭᱚ ᱯᱚᱨᱡᱟᱭ ᱫᱚ ᱦᱩᱭᱩᱜ ᱠᱟᱱᱟ ᱥᱟᱨᱴᱤᱯᱷᱤᱠᱮᱴ ᱵᱷᱮᱨᱤᱯᱷᱤᱠᱮᱥᱚᱱ ᱦᱮᱞᱟ ᱟᱨ ᱟᱨ ᱢᱤᱫᱴᱮᱱ ᱡᱤᱱᱤᱥ ᱵᱟᱹᱧ ᱞᱟᱹᱭ ᱞᱮᱫᱼᱟ ᱪᱮᱫ ᱢᱟᱥᱮ ᱯᱤ ᱤ ᱴᱤ ᱯᱤ ᱤ ᱴᱤ ᱵᱟᱠᱷᱨᱟ ᱠᱷᱟᱱ ᱫᱚ ᱟᱠᱚ ᱯᱤ ᱤ ᱴᱤ ᱡᱟᱦᱟᱸ ᱞᱮᱠᱟ ᱛᱟᱠᱚ ᱢᱮᱱᱟᱜ ᱟᱠᱚᱣᱟᱜ ᱥᱤᱞᱟᱵᱚᱥ ᱚᱱᱟ ᱵᱷᱤᱛᱨᱤ ᱠᱷᱚᱱ ᱦᱤᱡᱩᱜᱼᱟ ᱚᱠᱟᱨᱮ ᱵᱟᱝᱟ ᱥᱮᱠᱮᱱᱰ ᱯᱷᱮᱡᱽ ᱨᱮ ᱯᱷᱟᱥᱴ ᱯᱷᱮᱡᱽ ᱫᱚ ᱡᱚᱛᱚ ᱦᱚᱲ ᱜᱮ ᱠᱚᱢᱚᱱ ᱜᱮ ᱡᱚᱛᱚ ᱦᱚᱲ ᱜᱮ ᱤᱱᱟᱹᱜᱮ ᱠᱤᱱᱛᱩ ᱱᱚᱣᱟ ᱥᱮᱠᱮᱱᱰ ᱯᱷᱮᱡᱽ ᱫᱚ ᱡᱟᱦᱟᱸ ᱡᱚ ᱢᱮᱱᱟᱜᱼᱟ ᱱᱚᱣᱟ ᱥᱮᱠᱮᱱᱰ ᱯᱷᱮᱡᱽ ᱡᱟᱦᱟᱸ ᱱᱚᱣᱟ ᱥᱮᱠᱮᱱᱰ ᱯᱷᱮᱡᱽ ᱛᱟᱦᱮᱱᱟ ᱫᱤᱛᱤᱭᱚ ᱯᱚᱨᱡᱟᱭ ᱱᱚᱣᱟ ᱨᱮᱫᱚ ᱟᱯᱮᱭᱟᱜ ᱪᱮᱫ

ᱤᱱᱟᱹ ᱯᱚᱨᱮ ᱦᱤᱡᱩᱜᱼᱟ ᱜᱚᱱᱤᱛᱚ ᱫᱚᱥᱚᱢ ᱥᱴᱟᱱᱰᱟᱨᱰ ᱨᱮ ᱦᱮᱸ ᱴᱮᱱᱛᱷ ᱥᱴᱟᱱᱰᱟᱨᱰ ᱨᱮᱭᱟᱜ ᱜᱚᱱᱤᱛ ᱦᱤᱡᱩᱜᱼᱟ ᱚᱱᱟ ᱦᱩᱭᱩᱜ ᱠᱟᱱᱟ ᱠᱩᱲᱤᱭᱟᱹᱴᱤ ᱠᱚᱥᱪᱮᱱ ᱠᱩᱲᱤᱭᱟᱹ ᱢᱟᱨᱠ ᱦᱮᱸ ᱫᱮᱱ ᱦᱩᱭᱩᱜ ᱠᱟᱱᱟ ᱠᱚᱢᱯᱩᱴᱟᱨ ᱠᱚᱢᱯᱩᱴᱟᱨ ᱠᱷᱚᱱ ᱠᱩᱲᱤᱭᱟᱹᱴᱤ ᱠᱚᱥᱪᱮᱱ ᱠᱩᱲᱤᱭᱟᱹ ᱢᱟᱨᱠ ᱦᱮᱸ ᱛᱟᱨᱯᱚᱨᱮ ᱦᱩᱭᱩᱜ ᱠᱟᱱᱟ ᱠᱚᱨᱮᱱᱴ ᱟᱯᱷᱮᱭᱟᱨᱥ ᱠᱷᱚᱱ ᱫᱚᱥ ᱢᱟᱨᱠ ᱦᱮᱸ ᱫᱚᱥᱴᱤ ᱠᱚᱥᱪᱮᱱ ᱫᱚᱥ ᱢᱟᱨᱠ ᱤᱱᱟᱹ ᱯᱚᱨᱮ ᱧᱮᱞ ᱯᱮ ᱱᱚᱣᱟ ᱡᱮ ᱥᱮᱠᱮᱱᱰ ᱯᱷᱮᱡᱽ ᱨᱮ ᱡᱟᱦᱟᱸ ᱦᱩᱭᱩᱜᱼᱟ ᱱᱟᱦᱟᱜ ᱡᱩᱫᱤ ᱦᱟᱱᱟ ᱯᱷᱮᱡᱽ ᱨᱮ ᱯᱷᱟᱥᱴ ᱯᱷᱮᱡᱽ ᱨᱮᱯᱮ ᱠᱞᱤᱭᱟᱨ ᱠᱮᱜᱼᱟ ᱚᱱᱟ ᱥᱮᱠᱮᱱᱰ ᱯᱷᱮᱡᱽ ᱛᱮᱯᱮ ᱦᱤᱡᱩᱜᱼᱟ ᱧᱮᱞ ᱯᱮ ᱵᱤᱜᱽᱭᱟᱱ ᱠᱷᱚᱱ ᱴᱤᱡᱤᱴᱤ ᱵᱤᱜᱽᱭᱟᱱ ᱚᱯᱷ ᱯᱤᱥᱤᱮᱢ ᱯᱤᱥᱤᱮᱢ ᱠᱷᱚᱱ ᱧᱮᱞ ᱯᱮ ᱥᱚᱭ ᱯᱚᱪᱟᱥᱴᱤ ᱠᱚᱥᱪᱮᱱ ᱦᱮᱞᱟ ᱮᱢᱥᱤᱠᱤᱭᱩ ᱵᱮᱥ ᱜᱮ ᱛᱟᱦᱮᱱᱟ ᱥᱚᱭ ᱯᱚᱪᱟᱥᱴᱤ ᱠᱚᱥᱪᱮᱱ ᱥᱚᱭ ᱯᱚᱪᱟᱥ ᱢᱟᱨᱠ ᱦᱮᱞᱟ ᱱᱚᱣᱟ ᱫᱚ ᱚᱠᱟ ᱠᱷᱚᱱ ᱦᱤᱡᱩᱜᱼᱟ ᱵᱟᱝᱟ ᱜᱨᱮᱡᱩᱭᱮᱥᱚᱱ ᱞᱮᱵᱮᱞ ᱠᱷᱚᱱ ᱦᱤᱡᱩᱜᱼᱟ ᱠᱚᱥᱪᱮᱱ ᱫᱚ ᱦᱮᱞᱟ ᱱᱚᱣᱟ ᱦᱚᱸ ᱥᱤᱵᱤᱡᱮᱰ ᱦᱚᱸ ᱚᱱᱠᱟᱜᱮ ᱮᱢᱥᱤᱠᱤᱭᱩ ᱥᱚᱭ ᱯᱚᱪᱟᱥ ᱥᱚᱭ ᱯᱚᱪᱟᱥ ᱜᱮ

ᱥᱚᱭ ᱯᱚᱪᱟᱥ ᱴᱤ ᱠᱚᱥᱪᱮᱱ ᱥᱚᱭ ᱯᱚᱪᱟᱥ ᱢᱟᱨᱠ ᱱᱚᱣᱟ ᱫᱚ ᱠᱤᱱᱛᱩ ᱯᱞᱟᱥ ᱴᱩ ᱢᱟᱫᱽᱫᱷᱚᱢ ᱠᱷᱚᱱ ᱦᱤᱡᱩᱜᱼᱟ ᱦᱮᱞᱟ ᱦᱟᱱᱟ ᱫᱚ ᱪᱮᱫ ᱛᱟᱦᱮᱸ ᱞᱮᱱᱟ ᱟᱯᱮ ᱫᱚ ᱥᱱᱟᱛᱚᱠᱚ ᱦᱮᱞᱟ ᱜᱨᱟᱡᱩᱭᱮᱥᱚᱱ ᱞᱮᱵᱮᱞ ᱠᱷᱚᱱ ᱦᱤᱡᱩᱜᱼᱟ ᱠᱤᱱᱛᱩ ᱱᱚᱣᱟ ᱫᱚ ᱯᱞᱟᱥ ᱴᱩ ᱞᱮᱵᱮᱞ ᱠᱷᱚᱱ ᱦᱤᱡᱩᱜᱼᱟ ᱦᱮᱞᱟ ᱥᱟᱨᱤᱨᱤᱠᱚ ᱥᱤᱠᱠᱷᱟ ᱵᱤᱥᱚᱭ ᱛᱮ ᱡᱟᱦᱟᱸ ᱯᱮ ᱯᱟᱲᱦᱟᱣ ᱠᱟᱜᱼᱟ ᱵᱚᱱ ᱱᱟᱦᱟᱜ ᱧᱮᱞ ᱯᱮ ᱡᱮ ᱯᱤ ᱴᱤ ᱯᱮ ᱠᱚᱨᱟᱣ ᱠᱟᱜᱼᱟ ᱡᱟᱦᱟᱸ ᱚᱱᱟ ᱵᱤᱥᱚᱭ ᱛᱮ ᱦᱤᱡᱩᱜᱼᱟ ᱠᱤᱱᱛᱩ ᱧᱮᱞ ᱯᱮ ᱟᱨ ᱟᱨ ᱢᱤᱫᱴᱮᱱ ᱧᱮᱞ ᱯᱮ ᱡᱮ ᱱᱚᱣᱟ ᱱᱟᱦᱟᱜ ᱧᱮᱞ ᱯᱮ ᱠᱚᱥᱪᱮᱱ ᱡᱚ ᱦᱤᱡᱩᱜᱼᱟ ᱪᱮᱫ ᱛᱮ ᱦᱤᱡᱩᱜᱼᱟ ᱦᱮᱞᱟ ᱠᱚᱥᱪᱮᱱ ᱫᱚ ᱡᱚᱛᱚ ᱤᱝᱞᱤᱥ ᱛᱮ ᱦᱤᱡᱩᱜᱼᱟ ᱤᱝᱞᱤᱥ ᱞᱮᱝᱜᱩᱭᱮᱡᱽ ᱛᱮ ᱦᱤᱡᱩᱜᱼᱟ ᱳᱠᱮ ᱤᱱᱟᱹ ᱯᱚᱨᱮ ᱧᱮᱞ ᱯᱮ ᱯᱨᱚᱵᱮᱥ ᱥᱮᱵᱟ ᱮᱰᱢᱤᱥᱚᱱ ᱪᱤᱴᱷᱤ ᱦᱮᱡ ᱮᱱᱟ ᱮᱰᱢᱤᱴ ᱠᱟᱨᱰ ᱠᱚ ᱡᱟᱦᱟᱸ ᱞᱮᱠᱟ ᱱᱟᱦᱟᱜ ᱢᱟᱱᱮ ᱮᱯᱞᱟᱭ ᱟᱯᱮ ᱮᱯᱞᱟᱭ ᱚᱠᱟ ᱨᱮᱯᱮ ᱮᱯᱞᱟᱭᱟ ᱱᱚᱜᱼᱚᱭ ᱱᱚᱣᱟᱧ ᱞᱟᱹᱭᱟᱫ ᱯᱮ ᱚᱯᱷᱤᱥᱤᱭᱟᱞ ᱳᱭᱮᱵᱽᱥᱟᱭᱤᱴ ᱳ ᱮᱥ ᱮᱥ ᱥᱤ ᱰᱚᱴ ᱡᱤ ᱳ ᱵᱷᱤ ᱰᱚᱴ ᱤᱱ ᱦᱮᱞᱟ ᱱᱚᱣᱟ ᱨᱮ ᱟᱯᱮ ᱮᱯᱞᱟᱭ ᱦᱚᱸᱯᱮ ᱮᱯᱞᱟᱭ ᱟᱨ ᱮᱰᱢᱤᱴ ᱠᱟᱨᱰ ᱦᱚᱸ ᱱᱚᱣᱟ ᱠᱷᱚᱱ ᱜᱮᱯᱮ ᱰᱟᱣᱩᱱᱞᱳᱰᱟ ᱱᱟᱦᱟᱜ ᱦᱮᱞᱟ ᱪᱮ ᱛᱚ ᱱᱚᱣᱟ ᱯᱩᱨᱟᱹ ᱠᱚᱢᱯᱞᱤᱴ ᱰᱤᱴᱮᱞᱥ ᱛᱟᱦᱮᱸ ᱠᱟᱱᱟ ᱟᱯᱮ ᱱᱚᱣᱟ ᱯᱮ ᱵᱟᱰᱟᱭ ᱫᱟᱲᱮᱭᱟᱫᱼᱟ ᱛᱚᱵᱮ ᱟᱨ ᱡᱩᱫᱤ ᱵᱟᱯᱮ ᱵᱟᱰᱟᱭ ᱫᱟᱲᱮᱭᱟᱫᱼᱟ ᱪᱮᱫ ᱠᱚ ᱛᱟᱦᱚᱞᱮ ᱛᱟᱵᱚ ᱠᱚᱢᱮᱱᱴ ᱨᱮ ᱞᱟᱹᱭ ᱯᱮ ᱤᱧ ᱚᱱᱟᱨᱮ ᱟᱱᱥᱟᱨᱤᱧ ᱮᱢ ᱵᱟᱠᱷᱨᱟᱧ ᱪᱮᱥᱴᱟᱭᱟ ᱦᱮᱞᱟ ᱪᱮ ᱛᱚᱵᱮ ᱱᱚᱣᱟ ᱵᱷᱤᱰᱤᱭᱳ ᱟᱯᱮ ᱪᱮᱫ ᱞᱮᱠᱟ ᱯᱮ ᱵᱩᱡᱷᱟᱹᱣ ᱠᱮᱫᱼᱟ ᱞᱟᱹᱭ ᱛᱟᱵᱚᱱ ᱯᱮ ᱟᱨ ᱡᱩᱫᱤ ᱯᱮ ᱠᱩᱥᱤᱭᱟᱫᱟ ᱛᱟᱦᱚᱞᱮ ᱞᱟᱭᱤᱠ ᱯᱮ ᱟᱨᱤᱧ ᱞᱟᱹᱭ ᱟᱠᱟᱫ ᱯᱮ ᱱᱚᱣᱟ ᱵᱷᱤᱰᱤᱭᱳ ᱟᱹᱰᱤ ᱡᱳᱨ ᱥᱮᱭᱟᱨ ᱯᱮ ᱛᱟᱵᱚᱱ ᱡᱟᱦᱟᱸᱭ ᱠᱚ ᱡᱟᱦᱟᱸᱭ ᱜᱟᱛᱮ ᱠᱚ ᱟᱯᱮ ᱨᱮᱱ ᱵᱤᱰᱤ ᱠᱚᱠᱚ ᱠᱚᱨᱟᱣ ᱟᱠᱟᱫᱼᱟ ᱯᱟᱪᱮᱫ ᱩᱱᱠᱩ ᱱᱚᱣᱟ ᱨᱮ ᱤᱱᱴᱟᱨᱮᱥᱴᱮᱰ ᱢᱮᱱᱟᱜ ᱠᱚᱣᱟ ᱡᱟᱦᱟᱸᱭ ᱠᱚ ᱵᱤᱰᱤ ᱠᱚᱠᱚ ᱠᱚᱨᱟᱣ ᱟᱠᱟᱫᱼᱟ ᱢᱟᱱᱮ ᱱᱚᱣᱟ ᱱᱤᱦᱟᱹᱛᱤ ᱩᱱᱟᱹᱜ ᱰᱷᱮᱨ ᱯᱳᱥᱴ ᱢᱮᱱᱟᱜᱼᱟ ᱢᱟᱱᱮ ᱟᱯᱮ ᱟᱯᱞᱟᱭ ᱫᱚᱨᱠᱟᱨ ᱦᱮᱸ ᱟᱨ ᱱᱚᱣᱟ ᱫᱚ ᱛᱤᱥᱚᱜ ᱤᱧ ᱞᱟᱹᱭ ᱠᱮᱫᱼᱟ ᱰᱤᱥᱮᱢᱵᱚᱨ ᱠᱷᱚᱱ ᱦᱟᱸᱜ ᱪᱟᱹᱞᱩᱜᱼᱟ ᱟᱨ ᱟᱯᱮ ᱢᱳᱵᱟᱭᱤᱞ ᱛᱮ ᱡᱩᱫᱤ ᱱᱚᱣᱟ ᱟᱯᱞᱟᱭ ᱥᱟᱱᱟᱭᱮᱫ ᱯᱮᱭᱟ ᱪᱮᱫ ᱞᱮᱠᱟ ᱯᱮ ᱟᱯᱞᱟᱭᱟ ᱦᱟᱸᱜ ᱛᱟᱦᱚᱞᱮ ᱚᱱᱟ ᱨᱮᱭᱟᱜ ᱵᱷᱤᱰᱤᱭᱳ ᱟᱯᱮ ᱱᱚᱰᱮ ᱠᱚᱢᱮᱱᱴ ᱨᱮ ᱞᱟᱹᱭᱟᱹᱧ ᱯᱮ ᱠᱚᱢᱮᱱᱴ ᱯᱮ ᱟᱞᱮ ᱱᱚᱣᱟ ᱵᱷᱤᱰᱤᱭᱳ ᱫᱚᱨᱠᱟᱨ ᱤᱧ ᱚᱱᱟ ᱚᱱᱩᱥᱟᱨᱮ ᱵᱷᱤᱰᱤᱭᱳ ᱵᱮᱱᱟᱣ ᱛᱮ ᱦᱚᱸᱧ ᱟᱯᱮᱧ ᱟᱲᱟᱜ ᱟᱯᱮᱭᱟ ᱦᱮᱞᱟ ᱛᱟᱦᱚᱞᱮ ᱛᱮᱦᱮᱧ ᱵᱟᱠᱷᱨᱟ ᱫᱚ ᱤᱱᱠᱟᱹ ᱜᱮ ᱢᱟ ᱛᱟᱦᱚᱞᱮ ᱡᱚᱦᱟᱨ ᱜᱮ